ᱯᱟᱹᱛᱭᱟ ᱵᱟᱜᱮ ᱥᱚᱢᱵᱟᱨ ᱩᱱᱤᱥ ᱠᱟᱹᱴᱤᱱ ᱥᱳᱞᱞᱳ ᱠᱟᱹᱞᱤ ᱠᱷᱚᱱ ᱵᱟᱭᱤᱥ ᱠᱟᱹᱞᱤ ᱞᱟᱹᱜᱤᱫ ᱟᱨ ᱵᱚᱦᱚᱜ ᱠᱟᱛᱷᱟ ᱫᱚ ᱚᱞ ᱟᱠᱟᱱᱟ ᱠᱤᱥᱟᱹᱬ ᱡᱩᱣᱟᱹᱱ ᱠᱚᱲᱟ ᱤᱱᱟᱹ ᱠᱷᱟᱱ ᱜᱮ ᱢᱤᱫ ᱦᱚᱲ ᱡᱤᱥᱩ ᱴᱷᱮᱱᱮ ᱦᱮᱡ ᱮᱱᱟ ᱟᱨᱮ ᱠᱩᱞᱤ ᱠᱮᱫᱮᱭᱟ ᱮ ᱜᱩᱨᱩ ᱚᱠᱟᱴᱟᱜ ᱵᱷᱟᱹᱜᱤᱭᱟ ᱤᱧ ᱠᱟᱹᱢᱤᱭᱟ ᱡᱮᱢᱚᱱ ᱡᱟᱭᱡᱩᱜᱽ ᱡᱤᱭᱚᱱᱤᱧ ᱟᱹᱭᱫᱟᱹᱨᱤ ᱡᱚᱝ ᱡᱤᱥᱩ ᱫᱚ ᱩᱱᱤᱭᱮ ᱞᱟᱫᱮᱭᱟ ᱵᱷᱟᱹᱜᱤᱭᱟ ᱚᱠᱟᱴᱟᱜ ᱠᱟᱱᱟ ᱢᱮᱱᱛᱮ ᱫᱚ ᱪᱮᱫᱟᱜ ᱮᱢ ᱠᱩᱞᱤᱭᱤᱧ ᱠᱟᱱᱟ ᱵᱷᱟᱹᱜᱤᱭᱤᱡ ᱫᱚᱭ ᱢᱤᱫ ᱛᱟᱦᱮᱱ ᱜᱮᱭᱟ ᱢᱮᱱᱠᱷᱟᱱ ᱡᱤᱭᱚᱱ ᱛᱮ ᱵᱚᱞᱚ ᱮᱢ ᱢᱮᱱ ᱡᱚᱝ ᱠᱟᱱ ᱠᱷᱟᱱ ᱟᱢ ᱫᱚ ᱩᱠᱩᱞ ᱠᱚ ᱫᱚᱦᱚᱭ ᱢᱮ ᱩᱱᱤᱭᱮ ᱢᱮᱱ ᱠᱮᱫᱟ ᱚᱠᱟ ᱠᱚ ᱡᱤᱥᱩᱭᱮ ᱨᱚᱲ ᱨᱩᱣᱟᱹᱲ ᱠᱮᱫᱟ ᱱᱚᱜᱼᱚᱭ ᱱᱚᱣᱟ ᱠᱚᱜᱮ ᱟᱞᱚᱢ ᱠᱩᱱᱟ ᱟᱞᱚᱢ ᱞᱩᱡ ᱠᱚᱴᱤᱭᱟ ᱟᱞᱚᱢ ᱠᱩᱢᱵᱽᱲᱳᱭᱟ ᱮᱲᱮ ᱟᱞᱚᱢ ᱜᱚᱦᱟ

ᱡᱚᱝᱠᱟᱱ ᱠᱷᱟᱱ ᱫᱩ ᱥᱮᱱ ᱠᱟᱛᱮ ᱟᱢᱟᱜ ᱥᱟᱱᱟᱢᱟᱜ ᱠᱚ ᱟᱹᱠᱷᱨᱤᱧ ᱢᱮ ᱟᱨ ᱴᱟᱠᱟ ᱫᱚ ᱨᱮᱸᱜᱮᱡ ᱚᱨᱮᱡ ᱠᱚ ᱮᱢᱟ ᱠᱚ ᱠᱷᱟᱱ ᱥᱮᱨᱢᱟ ᱨᱮ ᱟᱢ ᱞᱟᱹᱜᱤᱫ ᱠᱷᱚᱱ ᱧᱟᱢᱚᱜ ᱛᱟᱢᱟ ᱟᱨ

ᱚᱱᱠᱟ ᱛᱮᱵᱚᱱ ᱠᱤᱥᱟᱹᱬᱟ ᱡᱮ ᱟᱵᱚ ᱫᱚ ᱟᱵᱚᱣᱟᱜ ᱟᱭᱢᱟ ᱞᱮᱠᱟᱱᱟᱜ ᱦᱮᱣᱟ ᱢᱮᱛᱟᱜ ᱢᱮ ᱦᱟᱺᱰᱤ ᱧᱩ ᱥᱤᱠᱨᱮᱴ ᱧᱩ ᱮᱲᱮ ᱨᱚᱲ ᱜᱤᱫᱽᱨᱤ